ᱱᱚᱣᱟ ᱥᱮᱸᱫᱽᱨᱟ ᱠᱟᱨᱠᱟ ᱪᱮᱱᱮᱞ ᱨᱮ ᱥᱟᱱᱟᱢ ᱠᱚ ᱥᱟᱹᱜᱩᱱ ᱫᱟᱨᱟᱢ ᱛᱚᱵᱮ ᱛᱮᱦᱮᱧᱟᱜ ᱵᱷᱤᱰᱤᱭᱳ ᱫᱚ ᱡᱤᱛᱤᱭᱟᱹ ᱵᱟᱵᱚᱛ ᱨᱮᱭᱟᱜ ᱠᱟᱛᱷᱟ ᱛᱮᱦᱮᱧᱟᱜ ᱵᱷᱤᱰᱤᱭᱳ ᱫᱚ ᱩᱱᱠᱩ ᱞᱟᱹᱜᱤᱫ ᱜᱮ ᱮᱥᱯᱮᱥᱟᱞ ᱛᱮᱫᱚ ᱵᱮᱱᱟᱜ ᱠᱟᱱᱟ ᱡᱟᱦᱟᱸᱭ ᱫᱚ ᱱᱤᱛᱚᱜ ᱱᱚᱣᱟ ᱥᱟᱱᱛᱟᱲ ᱯᱟᱨᱜᱟᱱᱟ ᱨᱮ ᱩᱱᱠᱩ ᱫᱚ ᱯᱩᱨᱠᱷᱟᱹ ᱵᱟᱵᱟ ᱥᱮ ᱥᱟᱹᱫᱷᱩ ᱜᱩᱨᱩ ᱢᱮᱱᱛᱮ ᱠᱚ ᱧᱩᱢᱚᱜᱚᱜ ᱠᱟᱱ ᱩᱱᱠᱩ ᱠᱚ ᱰᱷᱮᱨ ᱠᱟᱭᱛᱮ ᱵᱟᱰᱟᱭ ᱦᱚᱪᱚ ᱠᱚ ᱞᱟᱹᱜᱤᱫ ᱜᱮ ᱱᱚᱣᱟ ᱵᱷᱤᱰᱤᱭᱳ ᱵᱮᱱᱟᱣ ᱨᱮᱭᱟᱜ ᱟᱥᱚᱞ ᱢᱚᱱᱮ ᱫᱚ ᱡᱤᱛᱤᱭᱟᱹ ᱫᱚ ᱛᱮᱦᱮᱧ ᱥᱟᱱᱛᱟᱞ ᱡᱟᱹᱛ ᱟᱜ ᱫᱚ ᱵᱟᱝ ᱠᱟᱱᱟ᱾ ᱱᱚᱣᱟ ᱫᱚ ᱮᱢᱟᱱ ᱵᱤᱦᱟᱨᱤ ᱠᱚ, ᱚᱱᱟ ᱨᱮ ᱛᱤᱱᱟᱹᱜ ᱦᱟᱨᱤᱡᱚᱱ ᱠᱚ ᱢᱮᱱᱟᱜ ᱠᱚᱣᱟ ᱩᱱᱠᱩ ᱠᱚᱣᱟᱜ ᱜᱮ ᱱᱚᱣᱟ ᱯᱩᱡᱟᱹ ᱫᱚ ᱠᱟᱱᱟ᱾ ᱢᱤᱫ ᱵᱟᱨ ᱱᱚᱣᱟ ᱠᱚᱨᱮ ᱵᱷᱚᱜᱚᱛ ᱮᱢᱟᱱ ᱠᱚ ᱦᱚᱸ ᱠᱚ ᱯᱩᱡᱟᱹᱭ ᱮᱫᱟ ᱠᱚ ᱢᱮᱱᱠᱷᱟᱱ ᱮᱴᱟᱜ ᱡᱟᱹᱛ ᱟᱜ ᱠᱟᱱᱟ ᱵᱤᱥᱮᱥ ᱠᱟᱭᱛᱮ ᱠᱟᱛᱷᱟ ᱨᱮᱭᱟᱜ ᱫᱚ ᱮᱴᱟᱜ ᱡᱟᱹᱛ ᱠᱟᱱᱟ᱾ ᱛᱤᱦᱤᱧ ᱱᱚᱣᱟ ᱦᱚᱲ ᱵᱚᱱ ᱯᱟᱸᱡᱟᱭ ᱱᱚᱣᱟ ᱵᱚᱱ ᱟᱵᱚ ᱵᱚᱱ ᱡᱤᱛᱤᱭᱟᱹ ᱵᱚᱱ ᱢᱟᱱᱟᱣᱟ ᱮᱸᱰᱮ ᱠᱷᱟᱱ ᱟᱵᱚᱣᱟᱜ ᱟᱹᱨᱤᱪᱟᱹᱞᱤ ᱮᱴᱟᱜ ᱥᱮᱡᱚᱜ ᱠᱟᱱᱟ ᱟᱵᱚ ᱮᱴᱟᱜ ᱥᱮᱫ ᱵᱚᱱ ᱞᱮᱠᱷᱟᱜ ᱠᱟᱱᱟ᱾ ᱛᱤᱦᱤᱧ ᱯᱩᱨᱠᱷᱟᱹ ᱵᱟᱵᱟ ᱠᱚ ᱟᱯᱮᱧ ᱱᱮᱦᱚᱨ ᱟᱯᱮ ᱠᱟᱱᱟ ᱱᱚᱣᱟ ᱵᱷᱤᱰᱤᱭᱳ ᱢᱟᱫᱷᱭᱚᱢ ᱛᱮ ᱡᱮ ᱛᱤᱦᱤᱧ ᱫᱚ ᱟᱯᱮ ᱴᱷᱮᱡ ᱫᱚ ᱦᱚᱲ ᱡᱟᱦᱟᱱᱟᱜ ᱪᱮᱞᱟᱜ ᱞᱟᱹᱜᱤᱫ ᱥᱮ ᱪᱷᱟᱹᱴᱭᱟᱹᱨᱚᱜ ᱞᱟᱹᱜᱤᱫ ᱫᱚ ᱵᱟᱠᱚ ᱪᱟᱞᱟᱜ ᱠᱟᱱᱟ ᱫᱩᱠ ᱡᱟᱞᱟ ᱛᱮ ᱟᱯᱮ ᱴᱷᱮᱡ ᱫᱚ ᱦᱟᱯᱛᱟ ᱮᱢᱟᱱ ᱠᱚ ᱪᱟᱞᱟᱜ ᱠᱟᱱᱟ ᱢᱮᱱᱠᱷᱟᱱ ᱟᱯᱮ ᱜᱩᱨᱩ ᱠᱚᱣᱟᱜ ᱠᱟᱹᱢᱤ ᱜᱮ ᱱᱚᱣᱟ ᱠᱟᱱᱟ ᱡᱮ ᱟᱢ ᱫᱚ ᱩᱱᱤ ᱡᱩᱫᱤ ᱱᱟᱯᱟᱭ ᱫᱚᱦᱚᱭᱮᱢ ᱢᱮᱱᱮᱫ ᱠᱟᱱ ᱠᱷᱟᱡ ᱩᱱᱤ ᱫᱚ ᱟᱞᱚᱢ ᱠᱚᱥᱴᱚᱭᱮᱭᱟ ᱟᱞᱚᱢ ᱪᱤᱠᱟᱹᱭᱮᱭᱟ ᱩᱱᱤ ᱫᱚ ᱦᱟᱱᱟ ᱱᱚᱣᱟ ᱫᱚ ᱵᱟᱝ ᱥᱮᱫᱟᱭ ᱠᱷᱚᱡ ᱜᱮ ᱡᱟᱱ ᱜᱩᱨᱩ ᱚᱡᱷᱟ ᱜᱩᱨᱩ ᱱᱚᱝᱠᱟ ᱠᱚ ᱠᱟᱹᱢᱤ ᱟᱹᱜᱩ ᱟᱠᱟᱫᱟ ᱡᱮ ᱩᱱᱤ ᱫᱚ ᱟᱡ ᱨᱮᱱ ᱵᱚᱸᱜᱟ ᱪᱮᱫ ᱞᱮᱠᱟ ᱛᱮᱪᱚᱭ ᱢᱟᱱᱟᱣ ᱠᱚ ᱵᱟᱭ ᱢᱟᱱᱟᱣ ᱠᱚᱣᱟ ᱟᱡ ᱪᱮᱫ ᱞᱮᱠᱟᱛᱮ ᱢᱟᱹᱞᱩᱢ ᱠᱚᱣᱟ ᱵᱟᱭ ᱢᱟᱹᱞᱩᱢ ᱠᱚᱣᱟ ᱢᱮᱱᱠᱷᱟᱡ ᱩᱱᱤ ᱦᱚᱲᱟᱜ ᱡᱤᱢᱟᱹ ᱵᱷᱟᱹᱨᱤ ᱜᱚᱜ ᱠᱟᱜ ᱟᱭ ᱮᱸᱰᱮ ᱠᱷᱟᱡ ᱫᱚ ᱩᱱᱠᱩ ᱱᱟᱯᱟᱭ ᱫᱚᱦᱚ ᱠᱚ ᱨᱮᱭᱟᱜ ᱮ ᱠᱟᱹᱢᱤᱭᱟ ᱢᱮᱱᱠᱷᱟᱡ ᱛᱮᱦᱮᱧ ᱧᱮᱞᱚᱜᱚᱜ ᱠᱟᱱᱟ ᱛᱮᱦᱮᱧ ᱱᱚᱣᱟ ᱡᱤᱛᱭᱟᱹ ᱯᱩᱡᱟᱹ ᱞᱚᱠᱠᱷᱤ ᱯᱩᱡᱟᱹ ᱮᱢᱟᱱ ᱟᱯᱮ ᱯᱩᱨᱠᱷᱟᱹ ᱠᱚᱜᱮ ᱯᱮ ᱱᱚᱣᱟ ᱯᱮ ᱪᱟᱹᱞᱩ ᱟᱠᱟᱫᱟ ᱱᱚᱣᱟ ᱛᱮᱫᱚ ᱟᱵᱚᱣᱟᱜ ᱱᱚᱣᱟ ᱥᱟᱱᱛᱟᱲ ᱥᱚᱢᱟᱡᱽ ᱨᱮ ᱟᱹᱰᱤ ᱢᱟᱨᱟᱝ ᱠᱷᱚᱛᱤ ᱦᱩᱭᱩᱜ ᱠᱟᱱᱟ ᱛᱮᱦᱮᱧ ᱵᱚᱱ ᱧᱮᱞᱟ ᱱᱤᱛᱚᱜ ᱟᱵᱚ ᱫᱷᱚᱨᱚᱢ ᱠᱳᱰ ᱧᱟᱢ ᱞᱟᱹᱜᱤᱫ ᱛᱮ ᱱᱤᱛᱚᱜ ᱫᱚ ᱡᱩᱨᱩ ᱡᱩᱨᱩ ᱴᱷᱤᱠ ᱟᱠᱟᱱᱟ ᱟᱨ ᱱᱚᱝᱠᱟ ᱞᱮᱠᱟᱛᱮ ᱟᱯᱮ ᱮᱴᱟᱜ ᱥᱮᱫ ᱦᱚᱲ ᱯᱮ ᱟᱹᱭᱩᱨ ᱠᱚᱣᱟ ᱩᱱᱠᱩ ᱢᱟ ᱵᱟᱠᱚ ᱵᱟᱲᱟᱭ ᱡᱚᱝ ᱠᱟᱱᱟ ᱡᱮ ᱱᱚᱣᱟ ᱱᱚᱝᱠᱟ ᱞᱮᱠᱷᱟᱱ ᱪᱮᱫ ᱦᱩᱭᱩᱜᱼᱟ ᱢᱮᱱᱛᱮ ᱛᱮᱦᱮᱧ ᱜᱳᱴᱟ ᱫᱤᱥᱚᱢ ᱨᱮᱜᱮ ᱟᱹᱫᱤᱵᱟᱹᱥᱤ ᱢᱮᱱᱟᱜ ᱵᱚᱱᱟ ᱛᱮᱦᱮᱧ ᱥᱟᱱᱟᱢ ᱟᱹᱫᱤᱵᱟᱹᱥᱤᱭᱟᱜ ᱨᱚᱲ ᱱᱚᱣᱟ ᱠᱟᱱᱟ ᱡᱮ ᱥᱩᱯᱨᱤᱢ ᱠᱳᱨᱴ ᱦᱚᱸ ᱮ ᱯᱷᱚᱭᱥᱟᱞᱟ ᱟᱠᱟᱫᱟ ᱡᱮ ᱡᱟᱦᱟᱸᱭ ᱟᱹᱫᱤᱵᱟᱹᱥᱤᱭᱟᱜ ᱫᱷᱚᱨᱚᱢ ᱠᱚᱨᱚᱢ ᱠᱷᱚᱡ ᱡᱟᱦᱟᱸᱭ ᱮᱴᱟᱜ ᱟᱜ ᱫᱷᱚᱨᱚᱢ ᱛᱮᱭ ᱪᱟᱞᱟᱜ ᱠᱟᱱᱟ, ᱮᱴᱟᱜ ᱞᱮᱠᱟ ᱟᱹᱨᱤᱪᱟᱹᱞᱤᱭ ᱟᱯᱱᱟᱣ ᱮᱫᱟ, ᱩᱱᱤ ᱫᱚ ᱟᱹᱫᱤᱵᱟᱹᱥᱤ ᱨᱮ ᱵᱟᱭ ᱦᱤᱡᱩᱜᱼᱟ᱾ ᱟᱫᱚ ᱯᱩᱨᱠᱷᱟᱹ ᱵᱟᱵᱟ ᱠᱚ ᱛᱤᱦᱤᱧ ᱟᱯᱮ ᱡᱟᱦᱟᱸ ᱯᱮ ᱟᱹᱭᱩᱨᱮᱫ ᱠᱚ, ᱟᱯᱮ ᱢᱟ ᱜᱟᱝᱜᱟ ᱰᱟᱹᱵᱽᱨᱟᱹ, ᱥᱚᱨᱚᱥᱚᱛᱤ ᱯᱩᱡᱟᱹ, ᱮᱢᱟᱱ ᱡᱤᱛᱭᱟᱹ ᱯᱩᱡᱟᱹ, ᱞᱚᱠᱠᱷᱤ ᱯᱩᱡᱟᱹ ᱪᱮᱫ ᱠᱚᱯᱮ ᱪᱮᱫ ᱟᱠᱚ ᱠᱟᱱᱟ᱾ ᱮᱸᱰᱮ ᱠᱷᱟᱡ ᱛᱤᱦᱤᱧ ᱰᱤᱞᱤᱥᱴᱤᱝ ᱦᱩᱭᱩᱜ ᱠᱷᱟᱡ ᱮᱸᱰᱮ ᱠᱷᱟᱡ᱾ ᱟᱯᱮ ᱴᱷᱮᱱ ᱠᱚ ᱦᱤᱡᱩᱜ ᱠᱟᱱ ᱦᱟᱯᱛᱟ ᱦᱚᱲ ᱩᱱᱠᱩ ᱢᱟ ᱮᱠᱮᱱ ᱵᱮᱵᱟᱰᱟᱭ ᱦᱚᱲ ᱠᱟᱱᱟ ᱠᱚ ᱵᱟᱠᱚ ᱵᱟᱲᱟᱭ ᱡᱚᱝ ᱠᱟᱱᱟ ᱛᱚᱵᱮ ᱛᱮᱦᱮᱧ ᱡᱮ ᱩᱱᱠᱩ ᱟᱹᱫᱤᱵᱟᱹᱥᱤ ᱜᱚᱴᱟ ᱠᱷᱚᱱ ᱯᱮ ᱰᱤᱞᱤᱥᱴᱤᱝ ᱦᱚᱪᱚ ᱠᱚᱣᱟ ᱛᱚᱵᱮ ᱚᱠᱚᱭᱟᱜ ᱫᱚᱥ ᱦᱩᱭᱩᱜᱼᱟ ᱩᱱᱠᱩ ᱪᱟᱝᱲᱮ ᱠᱟᱴ ᱵᱟᱞᱟ ᱩᱱᱠᱩ ᱦᱚᱸ ᱟᱹᱰᱤ ᱢᱩᱥᱠᱤᱞ ᱨᱮ ᱢᱮᱱᱟᱜ ᱠᱚᱣᱟ ᱛᱮᱦᱮᱧᱟᱜ ᱛᱤᱨᱮ ᱰᱤᱞᱤᱥᱴᱤᱝ ᱮᱦᱚᱵᱚᱜᱼᱟ ᱩᱱᱨᱮ ᱱᱤᱛ ᱫᱷᱟᱹᱵᱤᱡ ᱫᱚ ᱞᱟᱸᱫᱟ ᱞᱟᱸᱫᱟ ᱜᱮᱠᱚ ᱵᱩᱡᱷᱟᱹᱣ ᱦᱟᱛᱟᱲᱮᱫᱟ ᱪᱮᱫ ᱪᱤᱠᱟᱹᱜᱼᱟ ᱵᱟᱝ ᱪᱤᱠᱟᱹᱜᱼᱟ ᱴᱷᱤᱠ ᱟᱯᱮ ᱦᱚᱸ ᱚᱱᱟ ᱰᱟᱦᱟᱨ ᱨᱮᱜᱮ ᱯᱮ ᱢᱮᱱᱟ ᱛᱟᱲᱟᱢ ᱨᱮᱜᱮ ᱢᱮᱱᱟᱜ ᱯᱮᱭᱟ ᱚᱱᱟᱛᱮ ᱛᱮᱦᱮᱧ ᱱᱚᱣᱟ ᱵᱷᱤᱰᱤᱭᱳ ᱢᱟᱫᱽᱫᱷᱚᱢ ᱛᱤᱧ ᱢᱮᱛᱟ ᱯᱮ ᱠᱟᱱᱟ ᱛᱤᱦᱤᱧ ᱡᱤᱛᱤᱭᱟᱹ ᱯᱩᱡᱟᱹ ᱮᱢᱟᱱ ᱯᱩᱡᱟᱹ ᱫᱚ ᱵᱟᱫᱽ ᱠᱟᱜ ᱯᱮ᱾ ᱮᱱᱛᱮᱫ ᱡᱤᱛᱤᱭᱟᱹ ᱫᱚ ᱱᱚᱣᱟ ᱠᱚᱨᱮ ᱠᱟᱢᱟᱨ ᱠᱚ ᱪᱤᱞᱤ ᱠᱚ ᱮᱢᱟᱱ ᱠᱚ ᱯᱩᱡᱟᱹᱭᱮᱫᱟ ᱰᱚᱢ ᱠᱚ ᱦᱟᱹᱰᱤ ᱠᱚ ᱮᱢᱟᱱ ᱦᱩᱧᱟᱹ ᱠᱚᱠᱚ ᱯᱩᱡᱟᱹᱭᱮᱫᱟ᱾ ᱪᱮᱫ ᱵᱚᱞᱮ ᱟᱯᱮ ᱡᱤᱛᱤᱭᱟᱹ ᱦᱚᱸ ᱯᱮ ᱯᱩᱡᱟᱹ ᱞᱮᱠᱷᱟᱡ ᱪᱮᱫ ᱟᱢ ᱢᱟᱱᱣᱟ ᱵᱟᱢ ᱱᱟᱯᱟᱭ ᱫᱟᱲᱮᱭᱟᱭᱟ? ᱛᱤᱦᱤᱧ ᱡᱮ ᱟᱢ ᱚᱸᱰᱮ ᱡᱤᱛᱤᱭᱟᱹ ᱨᱮ ᱦᱟᱴᱟᱜ ᱠᱷᱟᱹᱪᱞᱟᱹᱜ ᱵᱟᱢ ᱤᱭᱟᱹ ᱞᱮᱠᱷᱟᱡ ᱪᱮᱫ ᱵᱚᱞᱮ ᱩᱱᱤᱭᱟᱜ ᱠᱷᱟᱹᱨᱟᱹᱭ ᱨᱮ ᱦᱩᱲᱩ ᱪᱟᱣᱞᱮ ᱵᱟᱝ ᱦᱩᱭᱩᱜ ᱛᱟᱭᱟ? ᱫᱷᱚᱱ ᱫᱩᱞᱟᱹᱛ ᱵᱟᱝ ᱦᱩᱭᱩᱜ ᱛᱟᱭᱟ? ᱱᱚᱣᱟ ᱟᱸᱫᱷᱟ ᱨᱮ ᱟᱞᱚᱯᱮ ᱛᱟᱦᱮᱱ ᱛᱟᱵᱚᱱᱟ᱾ ᱚᱱᱟᱛᱮ ᱚᱡᱷᱟ ᱜᱩᱨᱩᱣᱟᱜ ᱥᱟᱥᱛᱚ ᱯᱟᱸᱡᱟᱭ ᱯᱮ᱾ ᱚᱡᱷᱟ ᱜᱩᱨᱩ ᱞᱮᱠᱟ ᱠᱟᱹᱢᱤᱭ ᱯᱮ᱾ ᱦᱚᱲ ᱟᱞᱚᱯᱮ ᱮᱴᱟᱜ ᱥᱮᱫ ᱯᱮ ᱟᱹᱭᱩᱨ ᱠᱚᱣᱟ᱾ ᱪᱮᱫᱟᱜ ᱮᱱᱛᱮᱫ ᱟᱭᱢᱟ ᱯᱩᱨᱠᱷᱟᱹ ᱠᱚ ᱱᱚᱜᱼᱚᱭ ᱵᱟᱯᱞᱟ ᱵᱤᱦᱟᱹ ᱮᱢᱟᱱ ᱨᱮᱦᱚᱸ ᱥᱟᱱᱟᱢᱟᱜ ᱯᱮ ᱵᱚᱫᱚᱞ ᱪᱟᱵᱟ ᱟᱠᱟᱫᱟ᱾ ᱛᱤᱦᱤᱧ ᱚᱱᱟᱛᱮ ᱟᱯᱮ ᱱᱚᱣᱟ ᱵᱷᱤᱰᱤᱭᱳ ᱢᱟᱫᱷᱭᱚᱢ ᱛᱮ ᱱᱚᱰᱮ ᱡᱚᱲᱦᱟᱸᱫᱽ ᱠᱟᱛᱮᱧ ᱱᱮᱦᱟᱨ ᱟᱯᱮ ᱠᱟᱱᱟ ᱛᱤᱦᱤᱧ ᱟᱵᱚ ᱨᱮᱱ ᱦᱚᱲ ᱡᱮᱢᱚᱱ ᱮᱴᱟᱜ ᱥᱮᱫ ᱟᱞᱚᱯᱮ ᱪᱟᱞᱟᱜ ᱟᱨ ᱟᱞᱚᱯᱮ ᱢᱤᱫ ᱫᱤᱱ ᱦᱤᱞᱟᱹᱜ ᱟᱞᱚᱯᱮ ᱟᱫᱚᱜ᱾ ᱟᱨ ᱵᱟᱝᱠᱷᱟᱡ ᱰᱤᱞᱤᱥᱴᱤᱝ ᱚᱠᱟ ᱦᱤᱞᱟᱹᱜ ᱮᱦᱚᱵᱚᱜᱼᱟ ᱩᱱ ᱦᱤᱞᱟᱹᱜ ᱟᱯᱮ ᱯᱮ ᱵᱩᱡᱷᱟᱹᱣ ᱫᱟᱲᱮᱭᱟᱜᱼᱟ ᱡᱮ ᱱᱚᱶᱟ ᱨᱮᱭᱟᱜ ᱫᱚ ᱤᱧ ᱛᱤᱦᱤᱧ ᱱᱚᱶᱟᱧ ᱨᱚᱲ ᱮᱫ ᱱᱚᱶᱟ ᱨᱮᱭᱟᱜ ᱠᱟᱛᱷᱟ ᱫᱚ ᱥᱟᱹᱨᱤᱭᱟᱜ ᱛᱮ ᱯᱮ ᱵᱩᱡᱽ ᱫᱟᱲᱮᱭᱟᱜᱼᱟ᱾ ᱡᱩᱫᱤ ᱦᱟᱸᱜ ᱱᱚᱶᱟ ᱫᱷᱚᱨᱚᱢ ᱜᱚᱲ ᱦᱩᱭᱩᱜ ᱠᱟᱱᱟ ᱮᱸᱰᱮ ᱠᱷᱟᱡ ᱟᱯᱮ ᱯᱮ ᱵᱩᱡᱽ ᱧᱟᱢᱟ᱾ ᱟᱯᱮ ᱛᱤᱦᱤᱧ ᱥᱟᱱᱟᱢ ᱟᱯᱮᱭᱟᱜ ᱥᱟᱨᱣᱮ ᱦᱩᱭᱩᱜᱼᱟ ᱟᱨ ᱥᱟᱨᱣᱮ ᱨᱮ ᱟᱯᱮ ᱯᱮ ᱪᱷᱟᱴᱟᱜᱼᱟ ᱟᱯᱮ ᱟᱹᱫᱤᱵᱟᱹᱥᱤ ᱨᱮ ᱵᱟᱯᱮ ᱦᱩᱭᱩᱜᱼᱟ ᱥᱟᱱᱛᱟᱞ ᱨᱮ ᱵᱟᱯᱮ ᱞᱮᱠᱷᱟᱜᱼᱟ ᱩᱱ ᱦᱤᱞᱟᱹᱜ ᱡᱟᱹᱛᱤ ᱯᱨᱚᱢᱟᱱ ᱯᱚᱛᱨᱚ ᱵᱟᱝ ᱵᱮᱱᱟᱜ ᱛᱟᱯᱮᱭᱟ ᱩᱱ ᱦᱤᱞᱟᱹᱜ ᱟᱯᱮ ᱡᱟᱦᱟᱸᱭ ᱠᱚ ᱦᱟᱸᱜ ᱢᱚᱱᱫᱤᱨ ᱠᱚ ᱯᱮ ᱵᱮᱱᱟᱣ ᱟᱠᱟᱫ ᱟᱯᱮ ᱨᱮᱱ ᱜᱤᱫᱽᱨᱟᱹ ᱠᱚ ᱦᱟᱸᱜ ᱚᱱᱟ ᱮᱠᱫᱚᱢ ᱢᱚᱱᱫᱤᱨ ᱠᱚ ᱠᱚᱴᱮᱡᱟ ᱟᱨ ᱵᱟᱝᱠᱷᱟᱡ ᱟᱯᱮᱭᱟᱜ ᱵᱚᱦᱚᱜ ᱜᱮᱠᱚ ᱠᱚᱴᱮᱡ ᱛᱟᱯᱮᱭᱟ ᱯᱩᱨᱠᱷᱟᱹ ᱠᱚ ᱟᱯᱮᱧ ᱞᱟᱹᱭ ᱟᱯᱮ ᱠᱟᱱᱟ᱾ ᱱᱚᱣᱟ ᱠᱟᱛᱷᱟ ᱟᱨ ᱱᱚᱣᱟ ᱫᱚ ᱢᱟᱡᱟᱠ ᱫᱚ ᱱᱚᱣᱟ ᱫᱚ ᱟᱞᱚᱯᱮ ᱵᱩᱡᱷᱟᱹᱣᱟ ᱥᱩᱯᱨᱤᱢ ᱠᱳᱨᱴ ᱦᱚᱸ ᱛᱮᱦᱮᱧ ᱮ ᱡᱟᱡᱽᱢᱮᱱᱴ ᱟᱠᱟᱫᱟ ᱡᱮ ᱡᱟᱦᱟᱸᱭ ᱜᱮ ᱱᱚᱣᱟ ᱟᱹᱫᱤᱵᱟᱹᱥᱤᱭᱟᱜ ᱫᱷᱚᱨᱚᱢ ᱠᱷᱚᱱ ᱟᱹᱨᱤᱪᱟᱹᱞᱤ ᱠᱷᱚᱱ ᱠᱚ ᱮᱴᱟᱜ ᱟᱜ ᱠᱚ ᱯᱟᱸᱡᱟ ᱟᱠᱟᱫᱟ ᱩᱱᱠᱩ ᱫᱚᱠᱚ ᱟᱹᱫᱤᱵᱟᱹᱥᱤ ᱫᱚ ᱵᱟᱠᱚ ᱦᱩᱭ ᱫᱟᱲᱮᱭᱟᱜᱼᱟ ᱦᱟᱯᱛᱟ ᱦᱚᱲ ᱟᱯᱮ ᱦᱚᱸ ᱵᱟᱜᱟᱨ ᱫᱚ ᱵᱩᱡᱷᱟᱹᱣ ᱯᱮ ᱛᱮᱦᱮᱧ ᱡᱮᱞᱮᱠᱟ ᱠᱩᱲᱢᱤ ᱠᱚᱠᱚ ᱱᱤᱛ ᱠᱚ ᱟᱱᱫᱳᱞᱚᱱ ᱫᱟᱠᱚ ᱢᱮᱱ ᱮᱫᱟ ᱟᱞᱮ ᱫᱚ ᱟᱹᱰᱤ ᱫᱤᱱ ᱫᱚ ᱟᱹᱫᱤᱵᱟᱹᱥᱤ ᱜᱮᱞᱮ ᱛᱟᱦᱮᱸ ᱠᱟᱱᱟ ᱩᱱᱠᱩ ᱢᱟ ᱛᱮᱦᱮᱧ ᱞᱟᱹᱴᱩ ᱞᱟᱹᱴᱩ ᱢᱚᱱᱫᱤᱨ ᱠᱚ ᱵᱮᱱᱟᱣ ᱠᱮᱫᱟ ᱫᱮᱵᱤ ᱠᱟᱹᱞᱤ ᱠᱚ ᱯᱩᱡᱟᱹᱭᱮᱫᱟ ᱮᱢᱟᱱ ᱠᱚ ᱪᱤᱠᱟᱹᱭᱮᱫᱟ ᱢᱮᱱᱠᱷᱟᱱ ᱛᱮᱦᱮᱧ ᱫᱚᱠᱚ ᱫᱚᱱ ᱵᱟᱲᱟᱭ ᱠᱟᱱᱟ ᱠᱚ ᱧᱤᱨ ᱵᱟᱲᱟᱭ ᱠᱟᱱᱟ ᱠᱚ ᱨᱮᱞ ᱞᱟᱭᱤᱱ ᱨᱳᱰ ᱮᱢᱟᱱ ᱠᱚ ᱡᱟᱸᱜᱮ ᱫᱟᱨᱟᱢ ᱮᱫᱟ ᱜᱟᱹᱰᱤ ᱠᱚ ᱮᱥᱮᱫ ᱮᱫᱟ ᱟᱨ ᱠᱚ ᱱᱚᱣᱟ ᱠᱚ ᱟᱸᱫᱳᱲ ᱠᱚ ᱞᱟᱜᱟᱣ ᱠᱟᱫᱟ ᱡᱮ ᱟᱞᱮ ᱦᱚᱸ ᱟᱹᱫᱤᱵᱟᱹᱥᱤ ᱞᱮ ᱛᱟᱦᱮᱸ ᱠᱟᱱᱟ ᱱᱤᱛᱚᱜ ᱟᱹᱫᱤᱵᱟᱹᱥᱤ ᱨᱮ ᱥᱟᱹᱢᱤᱞ ᱞᱮᱯᱮ ᱛᱮᱦᱮᱧ ᱟᱯᱮ ᱦᱚᱸ ᱯᱩᱨᱠᱷᱟᱹ ᱠᱚ ᱮᱴᱟᱜ ᱥᱮᱫ ᱯᱮ ᱟᱹᱭᱩᱨᱮᱫ ᱠᱚᱣᱟ ᱚᱱᱟᱛᱮ ᱟᱯᱮ ᱵᱟᱨ ᱵᱟᱨ ᱛᱮ ᱱᱮᱦᱚᱨ ᱟᱯᱮ ᱠᱟᱱᱟ ᱡᱟᱹᱛᱤᱭᱟᱹ ᱫᱚ ᱟᱵᱚᱣᱟᱜ ᱵᱟᱝ ᱠᱟᱱᱟ ᱡᱟᱹᱛᱤᱭᱟᱹ ᱫᱚ ᱪᱤᱞᱤ ᱮᱴᱟᱜ ᱡᱟᱹᱛᱟᱜ ᱠᱟᱱᱟ ᱮᱢᱟᱱ ᱠᱚᱠᱚ ᱢᱟᱱᱟᱣ ᱚᱪᱚ ᱜᱮ ᱟᱯᱮ ᱫᱚ ᱟᱞᱚᱯᱮ ᱢᱟᱱᱟᱣᱟ ᱡᱮ ᱡᱤᱛᱤᱭᱟᱹ ᱯᱩᱡᱟᱹ ᱛᱮᱫᱚ ᱨᱩᱣᱟᱹ ᱦᱟᱹᱥᱩ ᱵᱟᱝ ᱪᱟᱵᱟᱜᱼᱟ ᱞᱚᱠᱠᱷᱤ ᱯᱩᱡᱟᱹ ᱛᱮᱫᱚ ᱫᱷᱚᱱ ᱫᱳᱣᱞᱚᱛ ᱵᱟᱝ ᱰᱷᱮᱨᱚᱜᱼᱟ ᱟᱨ ᱵᱟᱝᱠᱷᱟᱱ ᱫᱚ ᱩᱱᱟᱹᱜ ᱫᱤᱱ ᱠᱷᱚᱱ ᱯᱮ ᱯᱩᱡᱟᱹᱭᱮᱫᱟ ᱛᱤᱱᱟᱹᱜ ᱫᱷᱚᱱ ᱫᱳᱣᱞᱚᱛ ᱰᱷᱮᱨ ᱟᱠᱟᱱᱟ ᱟᱯᱮ ᱫᱚ ᱚᱱᱟ ᱥᱮ ᱮᱴᱟᱜ ᱡᱟᱹᱛᱟᱜ ᱱᱚᱣᱟ ᱟᱹᱨᱤᱪᱟᱹᱞᱤ ᱯᱚᱨᱚᱵᱽ ᱯᱚᱨᱵᱟᱥ ᱢᱟᱱᱟᱣ ᱥᱮ ᱟᱯᱮ ᱢᱟᱱᱣᱟ ᱟᱞᱚᱯᱮ ᱟᱹᱭᱩᱨ ᱠᱚᱣᱟ ᱟᱨ ᱰᱷᱮᱨ ᱠᱟᱭ ᱛᱮᱫᱚ ᱛᱮᱦᱮᱧ ᱦᱟᱹᱵᱤᱡ ᱛᱮ ᱱᱚᱣᱟ ᱥᱟᱱᱛᱟᱞ ᱯᱟᱨᱜᱟᱱᱟ ᱨᱮᱱ ᱡᱟᱦᱟᱸᱭ ᱯᱩᱨᱩᱠᱷᱤᱭᱟᱹ ᱵᱟᱵᱟ ᱯᱮ ᱧᱩᱢᱚᱜ ᱠᱟᱱ ᱟᱯᱮ ᱜᱮᱯᱮ ᱮᱴᱟᱜ ᱥᱮᱫ ᱯᱮ ᱞᱤᱜᱤᱲ ᱥᱤᱜᱤᱲ ᱪᱟᱵᱟ ᱟᱠᱟᱫᱟ ᱛᱚᱵᱮ ᱟᱯᱮ ᱱᱚᱣᱟ ᱫᱚ ᱡᱟᱦᱟᱱ ᱚᱠᱛᱟ ᱠᱟᱛᱷᱟ ᱫᱚ ᱵᱟᱝ ᱠᱟᱱᱟ ᱱᱚᱣᱟ ᱫᱚ ᱥᱤᱠᱷᱟᱹᱣᱱᱟ ᱠᱟᱛᱷᱟ ᱠᱟᱱᱟ ᱢᱟ ᱱᱚᱣᱟ ᱠᱟᱛᱷᱟ ᱫᱚ ᱟᱯᱮ ᱰᱷᱤᱨ ᱥᱮ ᱰᱷᱤᱨ ᱦᱚᱲ ᱴᱷᱮᱱ ᱱᱚᱣᱟ ᱵᱷᱤᱰᱤᱭᱳ ᱫᱚ ᱦᱟᱹᱴᱤᱧ ᱛᱟᱵᱚᱱ ᱯᱮ ᱥᱮ ᱯᱟᱥᱱᱟᱣ ᱛᱟᱵᱚᱱ ᱯᱮ ᱥᱮᱭᱟᱨ ᱛᱟᱵᱚᱱ ᱯᱮ ᱟᱨ ᱡᱚᱛᱚ ᱠᱚ ᱱᱚᱣᱟ ᱞᱟᱹᱯᱟᱹᱭ ᱡᱚᱝ ᱟᱵᱚᱱ ᱡᱮ ᱮᱴᱟᱜ ᱡᱟᱹᱛᱟᱜ ᱟᱹᱨᱤᱪᱟᱹᱞᱤ ᱵᱟᱵᱚᱱ ᱵᱟᱵᱚᱱ ᱯᱟᱸᱡᱟᱭᱟ ᱟᱨ ᱵᱟᱝᱠᱷᱟᱱ ᱢᱤᱫ ᱫᱤᱱ ᱦᱤᱞᱳᱜ ᱱᱩᱠᱩ ᱵᱷᱩᱸᱭᱟᱹ ᱠᱚ ᱞᱮᱠᱟ, ᱱᱩᱠᱩ ᱠᱩᱲᱢᱤ ᱠᱚ ᱞᱮᱠᱟ ᱟᱵᱚ ᱫᱚ ᱦᱟᱸᱜ ᱛᱟᱭᱚᱢ ᱛᱮᱵᱚᱱ ᱨᱟᱜ ᱵᱟᱲᱟᱭᱟ ᱡᱮ ᱟᱞᱮ ᱦᱚᱸ ᱟᱹᱫᱤᱵᱟᱹᱥᱤ ᱨᱮ ᱥᱟᱹᱢᱤᱞ ᱠᱟᱞᱮ ᱯᱮ, ᱟᱞᱮ ᱦᱚᱸ ᱟᱹᱫᱤᱵᱟᱹᱥᱤ ᱨᱮ ᱥᱟᱹᱢᱤᱞ ᱠᱟᱞᱮ ᱯᱮ᱾ ᱛᱤᱦᱤᱧ ᱵᱚᱱ ᱧᱮᱞᱮᱫ ᱠᱚ ᱜᱮᱭᱟ ᱛᱚ ᱱᱩᱠᱩ ᱠᱩᱲᱢᱤ ᱠᱚ ᱛᱤᱱᱟᱹᱜ ᱠᱚ ᱡᱳᱨ ᱠᱚ ᱞᱟᱜᱟᱣ ᱟᱠᱟᱱᱟ᱾ ᱨᱮᱞ ᱞᱟᱭᱤᱱ, ᱨᱳᱰ ᱮᱢᱟᱱ ᱠᱚ ᱡᱟᱢ ᱮᱫᱟ, ᱜᱟᱹᱰᱤ ᱠᱚ ᱡᱟᱢ ᱮᱫᱟ ᱟᱨ ᱠᱚ ᱢᱮᱱ ᱮᱫᱟ ᱡᱮ ᱟᱞᱮ ᱫᱚ ᱟᱹᱫᱤᱵᱟᱹᱥᱤ ᱨᱮ ᱥᱟᱹᱢᱤᱞ ᱞᱮᱯᱮ, ᱟᱹᱫᱤᱵᱟᱹᱥᱤ ᱨᱮᱜᱮ ᱞᱮ ᱛᱟᱦᱮᱸ ᱠᱟᱱᱟ᱾ ᱵᱷᱩᱧᱟᱹ ᱦᱚᱸᱠᱚ ᱚᱱᱠᱟᱭᱮᱫᱟ ᱵᱷᱩᱧᱟᱹ ᱢᱟ ᱱᱤᱛ ᱦᱚᱸᱵᱚᱱ ᱧᱮᱞ ᱟᱠᱟᱫ ᱜᱮ ᱡᱟᱦᱮᱨ ᱢᱮᱱᱟᱜ ᱜᱮᱭᱟ ᱩᱱᱠᱩ ᱫᱚ ᱥᱟᱹᱨᱤᱭᱟᱜ ᱜᱮᱠᱚ ᱛᱟᱦᱮᱸ ᱠᱟᱱᱟ ᱵᱟᱠᱷᱟᱱ ᱠᱩᱲᱢᱤ ᱫᱚ ᱵᱟᱠᱚ ᱛᱟᱦᱮᱸ ᱠᱟᱱᱟ ᱩᱱᱠᱩ ᱧᱮᱞ ᱢᱮ ᱩᱱᱠᱩ ᱫᱚ ᱪᱷᱟᱹᱛᱨᱤ ᱡᱟᱹᱛ ᱠᱚ ᱞᱟᱹᱭᱮᱫ ᱠᱟᱱ ᱛᱟᱦᱮᱸᱜᱼᱟ ᱟᱨ ᱪᱷᱟᱹᱛᱨᱤ ᱠᱷᱚᱱ ᱱᱤᱛᱚᱜ ᱫᱚ ᱱᱤᱛᱚᱜ ᱫᱚ ᱟᱠᱚ ᱱᱚᱰᱮ ᱟᱵᱚ ᱞᱩᱴ ᱵᱚᱱ ᱞᱟᱹᱜᱤᱫ ᱛᱮ ᱟᱵᱚᱣᱟᱜ ᱥᱟᱱᱟᱢᱟᱜ ᱱᱚᱰᱮᱱᱟᱜ ᱦᱚᱸᱠ ᱟᱹᱭᱫᱟᱹᱨᱤ ᱨᱮᱡ ᱵᱚᱱ ᱞᱟᱹᱜᱤᱫ ᱛᱮ ᱟᱹᱫᱤᱵᱟᱹᱥᱤ ᱨᱮᱠᱚ ᱥᱮᱞᱮᱫᱚᱜ ᱞᱟᱹᱜᱤᱫ ᱟᱨ ᱟᱯᱮ ᱚᱠᱟ ᱞᱮᱠᱟ ᱯᱮ ᱦᱩᱫᱤᱥ ᱮᱫᱟ ᱯᱩᱨᱠᱷᱟᱹ ᱜᱩᱨᱩ ᱠᱚ ᱟᱯᱮ ᱫᱚ ᱦᱤᱱᱫᱩ ᱥᱮᱫ ᱯᱮ ᱟᱹᱭᱩᱨᱮᱫ ᱠᱚᱣᱟ ᱦᱚᱲ ᱢᱟᱥᱮ ᱦᱩᱫᱤᱥ ᱢᱮ ᱚᱱᱟᱛᱮ ᱛᱤᱦᱤᱧ ᱡᱟᱦᱟᱸᱭ ᱩᱱᱠᱩ ᱦᱤᱱᱫᱩ ᱨᱮᱠᱚ ᱢᱮᱱᱟᱜ ᱠᱚ ᱡᱟᱦᱟᱸ ᱢᱚᱱᱫᱤᱨ ᱠᱚ ᱢᱮᱱᱟᱜ ᱛᱟᱠᱚᱣᱟ ᱫᱮᱵᱤ ᱠᱟᱹᱞᱤ ᱠᱚ ᱯᱩᱡᱟᱹ ᱟᱠᱚ ᱠᱟᱱᱟ ᱩᱱᱠᱩ ᱠᱚ ᱛᱤᱦᱤᱧ ᱫᱚ ᱟᱹᱫᱤᱵᱟᱹᱥᱤ ᱨᱮᱜᱮ ᱥᱟᱹᱢᱤᱞᱚᱜ ᱞᱟᱹᱜᱤᱫ ᱠᱚ ᱪᱷᱟᱴᱯᱟᱴᱟᱣ ᱵᱟᱲᱟᱭ ᱠᱟᱱᱟ ᱡᱚᱞᱦᱟ ᱠᱚᱢᱟ ᱢᱮᱱ ᱠᱟᱱᱟ ᱟᱞᱮ ᱦᱚᱸ ᱟᱹᱫᱤᱵᱟᱹᱥᱤ ᱞᱮ ᱛᱟᱦᱮᱱ ᱠᱟᱱᱟ ᱟᱨ ᱟᱯᱮ ᱫᱚ ᱟᱹᱫᱤᱵᱟᱹᱥᱤ ᱠᱷᱚᱱ ᱯᱮ ᱚᱪᱚᱜ ᱥᱟᱱᱟᱭᱮᱫ ᱯᱮᱭᱟ ᱡᱮ ᱦᱤᱱᱫᱩ ᱥᱮᱫ ᱪᱟᱞᱟᱜ ᱥᱟᱱᱟᱭᱮᱫ ᱯᱮᱭᱟ ᱟᱫᱚ ᱚᱠᱟ ᱞᱮᱠᱟᱱ ᱞᱮᱞᱦᱟ ᱠᱟᱱᱟ ᱯᱮ ᱟᱯᱮ ᱢᱟᱱᱮ ᱯᱩᱨᱠᱷᱟᱹ ᱨᱮᱢᱟ ᱛᱤᱱᱟᱹᱜ ᱢᱮᱱᱟᱜ ᱯᱮᱭᱟ ᱟᱯᱮ ᱞᱮᱞᱦᱟ ᱜᱮ ᱡᱟᱹᱥᱛᱤ ᱢᱮᱱᱟᱜ ᱯᱮᱭᱟ ᱚᱞᱚᱜ ᱯᱟᱲᱦᱟᱜ ᱛᱮ ᱞᱮᱞᱦᱟ ᱫᱚ ᱵᱟᱝ ᱟᱯᱮ ᱫᱚ ᱱᱚᱰᱮ ᱟᱹᱨᱤᱪᱟᱹᱞᱤ ᱛᱮ ᱵᱟᱯᱮ ᱵᱟᱲᱟᱭᱟ ᱟᱵᱚ ᱨᱮᱱ ᱵᱚᱸᱜᱟ ᱵᱩᱨᱩ ᱵᱟᱯᱮ ᱵᱩᱡᱽ ᱴᱷᱤᱠ ᱟᱠᱟᱫ ᱠᱚᱣᱟ ᱥᱟᱱᱛᱟᱞ ᱨᱮᱱ ᱵᱚᱸᱜᱟ ᱵᱩᱨᱩ ᱛᱤᱱᱟᱹᱜ ᱢᱮᱱᱟᱜ ᱠᱚᱣᱟ ᱢᱮᱱᱛᱮ ᱚᱲᱟᱜ ᱵᱚᱸᱜᱟ ᱟᱵᱽᱜᱮ ᱵᱚᱸᱜᱟ ᱡᱚᱢᱥᱤ ᱵᱚᱸᱜᱟ ᱪᱤᱞᱤ ᱠᱚ ᱫᱟᱲᱮ ᱠᱚ ᱡᱚᱢ ᱠᱚᱣᱟ ᱚᱱᱟ ᱦᱚᱸ ᱴᱷᱤᱠ ᱵᱟᱯᱮ ᱵᱟᱲᱟᱭᱟ ᱡᱟᱦᱟᱸᱭ ᱥᱩᱱᱩᱢ ᱯᱟᱸᱡᱟᱭ ᱪᱟᱞᱟᱣ ᱞᱮᱱᱠᱷᱟᱱ ᱩᱱᱤᱢ ᱞᱟᱹᱭᱟ ᱟᱯᱮ ᱫᱚ ᱟᱹᱰᱤ ᱫᱤᱱ ᱵᱷᱮᱰᱟ ᱯᱮ ᱢᱟᱜ ᱵᱟᱲᱟᱭᱮᱫ ᱠᱟᱱ ᱛᱟᱦᱮᱸᱫᱼᱟ ᱥᱮ ᱟᱹᱰᱤ ᱫᱤᱱ ᱜᱩᱞᱤ ᱢᱮᱨᱚᱢ ᱯᱮ ᱢᱟᱜᱮ ᱠᱟᱱ ᱛᱟᱦᱮᱸᱫᱼᱟ ᱵᱟᱝ ᱟᱫᱚ ᱵᱟᱢ ᱵᱟᱲᱟᱭᱟ ᱡᱮ ᱦᱚᱲ ᱦᱚᱯᱚᱱ ᱫᱚ ᱠᱚ ᱟᱵᱽᱜᱮᱜᱼᱟ ᱟᱵᱽᱜᱮᱜ ᱠᱷᱟᱱ ᱫᱚᱠᱚ ᱵᱷᱮᱰᱟ ᱠᱚ ᱢᱟᱜᱮᱭᱟ ᱚᱲᱟᱜ ᱵᱚᱸᱜᱟ ᱠᱚ ᱵᱚᱸᱜᱟᱜ ᱠᱷᱟᱱ ᱫᱚ ᱡᱟᱣ ᱵᱚᱪᱷᱚᱨ ᱥᱩᱠᱨᱤ ᱠᱚ ᱤᱭᱟᱹᱭᱮᱭᱟ ᱟᱨ ᱡᱩᱫᱤ ᱚᱱᱠᱟ ᱟᱠᱚ ᱠᱚ ᱡᱚᱢ ᱥᱤᱢᱚᱜ ᱠᱷᱟᱱ ᱫᱚ ᱜᱩᱞᱤ ᱢᱮᱨᱚᱢ ᱠᱚ ᱢᱟᱜᱮᱭᱟ ᱟᱫᱚᱢ ᱢᱮᱱᱟ ᱱᱚᱣᱟ ᱯᱮ ᱱᱚᱝᱠᱟᱜ ᱠᱟᱱ ᱛᱟᱦᱮᱸᱫᱼᱟ ᱱᱩᱭ ᱵᱚᱸᱜᱟᱭ ᱤᱭᱟᱹᱜ ᱠᱟᱱᱟ ᱟᱨᱮ ᱚᱱᱟ ᱢᱟ ᱥᱟᱱᱛᱟᱲ ᱠᱚᱣᱟᱜ ᱚᱱᱟ ᱢᱟ ᱪᱚᱞᱤᱛ ᱠᱟᱱ ᱚᱱᱟ ᱢᱟ ᱯᱤᱲᱦᱤ ᱪᱮᱛᱟᱱᱟᱜ ᱠᱟᱱ ᱯᱤᱲᱦᱤ ᱪᱮᱛᱟᱱ ᱢᱮᱱᱠᱷᱟᱱ ᱫᱤᱠᱷᱤ ᱛᱚ ᱟᱵᱚ ᱵᱚᱪᱷᱚᱨ ᱵᱚᱪᱷᱚᱨ ᱵᱚᱱ ᱦᱤᱲᱤᱧ ᱮᱫᱟ ᱥᱮ ᱵᱟᱵᱚᱱ ᱠᱩᱞᱟᱹᱣᱮᱫ ᱛᱮ ᱥᱮ ᱪᱮᱫ ᱛᱮ ᱟᱫᱚ ᱚᱱᱠᱟ ᱞᱮᱠᱟᱛᱮ ᱟᱞᱚ ᱦᱚᱲ ᱟᱞᱚᱯᱮ ᱟᱸᱫᱷᱟ ᱠᱚᱣᱟ ᱟᱨ ᱟᱯᱮ ᱦᱟᱯᱛᱟ ᱦᱚᱲ ᱟᱞᱚᱯᱮ ᱟᱸᱫᱷᱟᱜᱼᱟ ᱟᱨ ᱵᱟᱝᱠᱷᱟᱱ ᱱᱚᱣᱟ ᱵᱷᱤᱰᱤᱭᱳ ᱢᱟ ᱫᱤᱥᱟᱹ ᱫᱚᱦᱚ ᱠᱟᱜ ᱯᱮ ᱱᱤᱛᱚᱜ ᱫᱤᱱᱟᱹᱢ ᱨᱮᱭᱟᱜ ᱠᱷᱚᱵᱚᱨ ᱧᱮᱞ ᱯᱮ ᱪᱮᱫ ᱨᱚᱲᱚᱜᱚᱜ ᱠᱟᱱᱟ ᱱᱤᱛᱚᱜ ᱪᱷᱟᱛᱤᱥᱜᱚᱲ, ᱢᱚᱫᱷᱭᱚ ᱯᱨᱚᱫᱮᱥ, ᱚᱸᱰᱮ ᱫᱚ ᱰᱤᱞᱤᱥᱴᱤᱝ ᱨᱮᱭᱟᱜ ᱮᱦᱚᱵ ᱟᱠᱟᱱᱟ᱾ ᱰᱤᱞᱤᱥᱴᱤᱝ ᱢᱟᱱᱮ ᱯᱮ ᱵᱩᱡᱷᱟᱹᱣ ᱮᱫᱟ ᱞᱤᱥᱴᱤ ᱠᱷᱚᱡ ᱚᱪᱚᱜ ᱠᱚ᱾ ᱟᱯᱮ ᱫᱚ ᱟᱹᱫᱤᱵᱟᱹᱥᱤ ᱨᱮ ᱵᱟᱯᱮ ᱦᱩᱭᱩᱜ ᱠᱟᱱᱟ ᱟᱹᱫᱤᱵᱟᱹᱥᱤ ᱠᱷᱚᱡ ᱵᱟᱦᱨᱮ᱾ ᱟᱫᱚ ᱪᱮᱫ ᱟᱯᱮ ᱦᱚᱸ ᱟᱹᱫᱤᱵᱟᱹᱥᱤ ᱠᱷᱚᱡ ᱵᱟᱦᱨᱮᱜ ᱥᱟᱱᱟᱭᱮᱫ ᱯᱮᱭᱟ? ᱦᱤᱱᱫᱩ ᱨᱮ ᱪᱟᱞᱟᱜ ᱥᱟᱱᱟᱭᱮᱫ ᱯᱮᱭᱟ? ᱵᱷᱩᱧᱟᱹ ᱞᱮᱠᱟ ᱯᱮ ᱚᱵᱚᱥᱛᱟ ᱦᱩᱭᱩᱜ ᱛᱟᱯᱮᱭᱟ᱾ ᱟᱯᱮ ᱨᱟᱪᱟ ᱠᱚᱨᱮ ᱢᱚᱱᱫᱤᱨ ᱯᱮ ᱵᱮᱱᱟᱣ ᱟᱠᱟᱫ ᱛᱮ ᱚᱱᱟ ᱴᱷᱟᱜ ᱫᱚ ᱪᱮᱫ ᱦᱚᱸ ᱵᱟᱝ ᱠᱟᱱᱟ᱾ ᱵᱷᱩᱧᱟᱹ᱾ ᱮᱱᱟᱱ ᱠᱚ ᱮᱲᱮ ᱞᱮᱫ ᱠᱚᱣᱟ ᱟᱯᱮ ᱫᱚᱞᱮ ᱦᱤᱱᱫᱩ ᱯᱮᱭᱟ ᱚᱱᱠᱟ ᱛᱮᱠᱚ ᱪᱟᱞᱟᱣᱱᱟ ᱠᱚᱭᱮᱠᱴᱤ ᱥᱤᱝ ᱠᱚ ᱚᱞ ᱵᱟᱲᱟᱜ ᱠᱟᱱᱟ ᱩᱱᱠᱩ ᱦᱚᱸ ᱡᱟᱹᱛᱤ ᱯᱟᱨᱚᱢ ᱵᱚᱛᱚᱨ ᱦᱤᱱᱫᱩ ᱨᱮᱭᱟᱜ ᱫᱚ ᱵᱟᱝ ᱵᱮᱱᱟᱜ ᱠᱟᱱ ᱛᱟᱠᱚᱣᱟ ᱟᱫᱚ ᱩᱱᱨᱮ ᱚᱱᱟ ᱠᱚ ᱰᱟᱭᱞᱚᱜᱽ ᱠᱚ ᱨᱚᱲ ᱠᱟᱜ ᱞᱮᱠᱟ ᱢᱤᱫᱴᱮᱱ ᱠᱟᱛᱷᱟ ᱠᱚ ᱨᱚᱲ ᱠᱟᱜ ᱞᱮᱠᱟ ᱵᱟᱲᱞᱮ ᱥᱤᱝ ᱜᱷᱟᱴᱞᱮ ᱜᱷᱟᱴᱣᱟᱞ ᱟᱯᱮ ᱦᱚᱸ ᱚᱱᱠᱟ ᱞᱮᱠᱟ ᱯᱮ ᱦᱩᱭᱩᱜᱼᱟ ᱪᱮᱫ ᱟᱯᱮ ᱦᱤᱱᱫᱩ ᱯᱮ ᱦᱩᱭ ᱫᱟᱲᱮᱭᱟᱜᱼᱟ ᱛᱤᱥ ᱦᱚᱸ ᱵᱟᱯᱮ ᱦᱩᱭ ᱫᱟᱲᱮᱭᱟᱜᱼᱟ ᱛᱤᱦᱤᱧ ᱟᱹᱫᱤᱵᱟᱹᱥᱤ ᱫᱚ ᱯᱨᱟᱠᱨᱤᱛᱤᱠ ᱯᱩᱡᱟᱹ ᱟᱵᱚ ᱫᱚ ᱢᱩᱨᱛᱤ ᱯᱩᱡᱟᱹ ᱢᱤᱫᱴᱮᱱ ᱦᱚᱸ ᱵᱟᱝ ᱠᱟᱱᱟ ᱵᱚᱱ ᱫᱷᱤᱨᱤ ᱫᱟᱨᱮ ᱱᱟᱹᱲᱤ, ᱫᱟᱜ, ᱜᱟᱰᱟ ᱥᱚᱰᱚᱜ ᱮᱢᱟᱱ ᱯᱩᱡᱟᱹ ᱵᱟᱞᱟ ᱠᱟᱱᱟ ᱵᱚᱱ᱾ ᱢᱮᱱᱠᱷᱟᱱ ᱟᱯᱮ ᱡᱤᱛᱭᱟᱹ ᱯᱩᱡᱟᱹ ᱪᱮᱫᱟᱜ? ᱡᱤᱛᱭᱟᱹ ᱯᱩᱡᱟᱹ ᱨᱮᱭᱟᱜ ᱢᱟ ᱵᱟᱲᱟᱭ ᱦᱚᱸ ᱵᱟᱯᱮ ᱵᱟᱲᱟᱭᱟ ᱚᱠᱟ ᱞᱮᱠᱟ ᱠᱚ ᱯᱩᱡᱟᱹᱭᱟ ᱢᱮᱱᱛᱮ᱾ ᱚᱱᱟᱛᱮ ᱵᱟᱹᱲᱛᱤ ᱵᱟᱝ ᱨᱚᱲ ᱠᱟᱛᱮ ᱢᱟ ᱟᱯᱮ ᱡᱤᱛᱭᱟᱹ ᱯᱩᱡᱟᱹ ᱫᱚ ᱵᱟᱨᱚᱱ ᱛᱟᱵᱚᱱ ᱯᱮ, ᱢᱟᱱᱟᱣ ᱵᱟᱨᱚᱱ ᱢᱟᱱᱟᱣ ᱯᱮ᱾ ᱥᱮᱫᱟᱭ ᱦᱟᱯᱲᱟᱢ ᱠᱚ ᱢᱮᱱ ᱟᱠᱟᱫᱟ ᱡᱮ ᱵᱟᱨᱚᱱ ᱫᱚ ᱵᱟᱛᱟᱣ ᱦᱩᱭᱩᱜᱼᱟ᱾ ᱢᱟ ᱱᱚᱣᱟ ᱵᱷᱤᱰᱤᱭᱳ ᱢᱟᱫᱷᱭᱚᱢ ᱛᱮ ᱱᱚᱣᱟ ᱫᱚ ᱟᱵᱚᱣᱟᱜ ᱵᱟᱝ ᱠᱟᱱᱟ, ᱱᱚᱣᱟ ᱦᱟᱸ ᱪᱮᱫ ᱠᱚ ᱢᱮᱱᱟ ᱟᱸᱡᱚᱢ ᱠᱟᱜ ᱯᱮ ᱢᱟ ᱟᱨ ᱡᱟᱦᱟᱸᱭ ᱯᱟᱹᱨᱠᱟᱹᱣ ᱠᱚ ᱨᱟᱸᱜᱟᱣ ᱠᱚᱫᱚ ᱨᱟᱸᱜᱟᱜ ᱯᱮ ᱮᱫᱽᱨᱮ ᱠᱚᱫᱚ ᱮᱫᱽᱨᱮᱜ ᱯᱮ ᱟᱨ ᱡᱟᱦᱟᱸᱭ ᱯᱮ ᱵᱩᱡᱷᱟᱹᱣ ᱫᱟᱲᱮᱭᱟᱜ ᱠᱟᱱ ᱠᱷᱟᱱ ᱫᱚ ᱱᱚᱣᱟ ᱵᱩᱡᱷᱟᱹᱣ ᱯᱮ ᱱᱚᱣᱟ ᱱᱚᱣᱟ ᱤᱧᱟᱹᱜ ᱠᱟᱛᱷᱟ ᱢᱟ ᱛᱮᱦᱮᱧᱟᱜ ᱵᱷᱤᱰᱤᱭᱳ ᱫᱚ ᱱᱚᱸᱰᱮ ᱦᱟᱹᱵᱤᱡ ᱜᱮ ᱟᱨ ᱱᱚᱣᱟ ᱵᱷᱤᱰᱤᱭᱳ ᱫᱚ ᱢᱟ ᱦᱟᱹᱱᱤ ᱱᱟᱹᱭ ᱴᱷᱮᱡ ᱥᱮᱭᱟᱨ ᱛᱟᱵᱚᱱ ᱯᱮ ᱟᱯᱮ ᱨᱮᱱ ᱠᱚᱴᱷᱮᱡ ᱯᱟᱥᱱᱟᱣ ᱯᱮ ᱟᱨ ᱡᱚᱛᱚ ᱱᱚᱣᱟ ᱠᱟᱛᱷᱟ ᱫᱚ ᱯᱟᱥᱱᱟᱣ ᱠᱟᱛᱮ ᱪᱮᱫ ᱯᱮ ᱟᱨ ᱱᱚᱣᱟ ᱪᱮᱱᱮᱞ ᱨᱮ ᱟᱭᱢᱟ ᱜᱮ ᱱᱚᱝᱠᱟᱱᱟᱜ ᱟᱵᱚ ᱥᱚᱢᱟᱡᱽ ᱨᱮᱭᱟᱜ ᱠᱟᱛᱷᱟ ᱯᱮ ᱧᱟᱢ ᱫᱟᱲᱮᱭᱟᱜᱼᱟ ᱡᱟᱦᱟᱸᱭ ᱠᱚ ᱱᱚᱣᱟ ᱪᱮᱱᱮᱞ ᱵᱟᱯᱮ ᱥᱚᱵᱥᱠᱨᱟᱭᱤᱵᱽ ᱟᱠᱟᱫ ᱛᱟᱵᱚᱱ ᱠᱷᱟᱱ ᱫᱚ ᱥᱚᱵᱥᱠᱨᱟᱭᱤᱵᱽ ᱛᱟᱵᱚᱱ ᱯᱮ ᱥᱟᱶᱛᱮ ᱜᱷᱟᱱᱴᱤ ᱦᱚᱸ ᱨᱩᱠᱩ ᱛᱚᱨᱟᱭ ᱛᱟᱵᱚᱱ ᱯᱮ ᱡᱮᱢᱚᱱ ᱱᱚᱣᱟ ᱪᱮᱱᱮᱞ ᱨᱮ ᱡᱟᱦᱟᱸᱴᱟᱜ ᱵᱷᱤᱰᱤᱭᱳ ᱟᱯᱞᱳᱰᱚᱜ ᱚᱱᱟ ᱠᱚ ᱟᱯᱮ ᱴᱷᱮᱱ ᱩᱥᱟᱹᱨᱟ ᱪᱟᱞᱟᱜ ᱢᱟ ᱟᱹᱰᱤ ᱜᱷᱟᱹᱲᱤᱡ ᱱᱚᱣᱟ ᱵᱷᱤᱰᱤᱭᱳ ᱨᱮ ᱥᱚᱢᱚᱭ ᱦᱟᱛᱟᱣ ᱮᱱᱟ ᱢᱟ ᱛᱮᱦᱮᱧ ᱫᱚ ᱤᱱᱟᱹᱜ ᱜᱮ ᱡᱚᱛᱚ ᱠᱚ ᱢᱩᱪᱟᱹᱫ ᱨᱮ ᱡᱚᱦᱟᱨ